ᱦᱳᱭ ᱜᱟᱛᱮ ᱠᱚ ᱪᱮᱫ ᱞᱮᱠᱟ ᱢᱮᱱᱟᱜ ᱯᱮᱭᱟ ᱟᱥᱚᱜ ᱠᱟᱹᱱᱟᱹᱧ ᱢᱚᱡᱽ ᱜᱮ ᱢᱮᱱᱟᱜ ᱯᱮᱭᱟ ᱟᱨ ᱤᱧᱦᱚᱸ ᱢᱚᱡᱽ ᱜᱮ ᱢᱤᱱᱟᱹᱧᱟ ᱦᱟᱸᱜ ᱟᱨ ᱱᱚᱰᱮ ᱦᱚᱸ ᱤᱧ ᱦᱮᱡ ᱠᱟᱱᱟ ᱦᱟᱸᱜ ᱱᱚᱛᱮ ᱟᱭᱤᱥᱠᱨᱤᱢ ᱰᱮᱞᱤᱵᱷᱟᱨᱤ ᱞᱟᱹᱜᱤᱫ ᱟᱨ ᱱᱚᱜᱼᱚᱭ ᱢᱤᱫᱴᱮᱡ ᱜᱟᱰᱟ ᱱᱚᱰᱮ ᱧᱟᱢ ᱦᱩᱭ ᱠᱟᱱᱟ ᱱᱚᱝᱠᱟ ᱱᱚᱣᱟ ᱜᱟᱰᱟ ᱨᱮᱜᱮ ᱯᱟᱨᱚᱢᱚᱜ ᱦᱩᱭᱩᱜᱼᱟ ᱱᱤᱛᱚᱜ ᱫᱚ ᱡᱟᱦᱟᱡᱽ ᱛᱮ ᱟᱨ ᱡᱟᱦᱟᱡᱽ ᱯᱮ ᱧᱮᱞᱮᱫ ᱜᱮᱭᱟ ᱦᱟᱱᱮ ᱦᱟᱱᱠᱟ ᱦᱟᱸᱜ ᱦᱟᱱᱮ ᱦᱟᱱᱠᱟ ᱱᱚᱜᱼᱚᱭ ᱜᱟᱰᱟ ᱯᱮ ᱧᱮᱞᱮᱫ ᱠᱟᱱ ᱜᱮᱭᱟ ᱪᱮᱫ ᱞᱮᱠᱟ ᱫᱟᱜ ᱱᱟᱦᱟᱜ ᱟᱨ ᱱᱚᱝᱠᱟᱛᱮ ᱚᱲᱟᱜ ᱠᱚ ᱢᱮᱱᱟᱜᱼᱟ ᱱᱚᱜᱼᱚ ᱱᱚᱝᱠᱟ ᱱᱟᱦᱟᱜ ᱮᱱᱟᱱ ᱨᱮ ᱢᱤᱫ ᱫᱚᱢ ᱫᱚᱞᱤᱧ ᱛᱟᱵ ᱮᱱᱟ ᱱᱚᱣᱟ ᱱᱟᱠᱷᱟ ᱜᱟᱰᱟ ᱠᱷᱚᱱ ᱱᱚᱣᱟ ᱱᱟᱠᱷᱟ ᱟᱨ ᱱᱤᱛᱚᱜ ᱫᱚᱞᱤᱧ ᱨᱩᱣᱟᱹᱲ ᱠᱟᱱᱟ ᱱᱟᱦᱟᱜ ᱟᱨ ᱵᱞᱚᱜ ᱵᱮᱱᱟᱣ ᱨᱮᱭᱟᱜ ᱴᱟᱭᱤᱢ ᱠᱚᱜᱮ ᱵᱟᱝ ᱧᱟᱢᱚᱜ ᱠᱟᱱᱟ ᱚᱱᱟ ᱤᱭᱟᱹᱛᱮ ᱵᱞᱚᱜ ᱠᱚ ᱵᱟᱹᱧ ᱟᱹᱜᱩ ᱫᱟᱲᱮ ᱛᱟᱵᱚᱱ ᱠᱟᱱᱟ ᱟᱨ ᱱᱚᱜᱼᱚᱭ ᱱᱚᱝᱠᱟ ᱛᱚ ᱱᱤᱛᱚᱜ ᱛᱷᱚᱲᱟ ᱜᱟᱱ ᱴᱟᱭᱤᱢ ᱧᱟᱢ ᱦᱩᱭ ᱠᱟᱱᱟ ᱱᱚᱰᱮ ᱚᱱᱠᱟ ᱚᱲᱟᱜ ᱯᱮ ᱧᱮᱞᱮᱫ ᱜᱮᱭᱟ ᱱᱚᱜᱼᱚ ᱱᱚᱝᱠᱟ ᱱᱚᱛᱮ ᱱᱟᱦᱟᱜ ᱱᱚᱜᱼᱚ ᱱᱚᱝᱠᱟ ᱱᱚᱰᱮ ᱜᱟᱹᱰᱤ ᱦᱟᱸᱜ ᱠᱚ ᱞᱟᱜᱟᱣ ᱱᱟᱦᱟᱜ ᱦᱟᱱᱟ ᱡᱟᱦᱟᱡᱽ ᱱᱟᱦᱟᱜ ᱦᱟᱱᱮ ᱦᱟᱸᱰᱮ ᱡᱟᱦᱟᱡᱽ ᱱᱟᱦᱟᱜ ᱦᱟᱱᱮ ᱦᱤᱡᱩᱜ ᱠᱟᱱᱟ ᱦᱟᱸᱜ ᱟᱨ ᱜᱟᱛᱮ ᱠᱚ ᱪᱮᱫ ᱞᱮᱠᱟ ᱯᱮ ᱦᱚᱸᱜᱼᱚ ᱱᱚᱝᱠᱟ ᱯᱮ ᱧᱮᱞᱮᱫ ᱠᱟᱱ ᱜᱮᱭᱟ ᱱᱟᱦᱟᱜ ᱯᱩᱨᱟᱹ ᱛᱤᱱᱟᱹᱜ ᱢᱚᱡᱽ ᱵᱷᱤᱭᱩ ᱧᱮᱞᱚᱜ ᱠᱟᱱᱟ ᱱᱟᱦᱟᱜ ᱱᱚᱜᱼᱚ ᱱᱚᱝᱠᱟ ᱱᱟᱦᱟᱜ ᱯᱩᱨᱟᱹ ᱫᱟᱜ ᱟᱨ ᱫᱟᱜ ᱢᱮᱱᱟᱜᱼᱟ ᱦᱟᱸᱜ ᱱᱚᱜᱼᱚ ᱱᱚᱝᱠᱟ ᱟᱨ ᱡᱟᱦᱟᱸ ᱦᱤᱡᱩᱜ ᱠᱟᱱᱟ ᱱᱚᱣᱟ ᱟᱹᱰᱤ ᱠᱷᱚᱡ ᱱᱟᱦᱟᱜ ᱱᱚᱜᱼᱚ ᱱᱚᱝᱠᱟ ᱱᱟᱦᱟᱜ ᱯᱩᱨᱟᱹ ᱢᱚᱡᱽ ᱱᱟᱦᱟᱜ ᱟᱨ ᱜᱟᱛᱮ ᱠᱚ ᱱᱚᱜᱼᱚᱭ ᱯᱮ ᱧᱮᱞᱮᱫ ᱜᱮᱭᱟ ᱱᱟᱜ ᱱᱚᱜᱼᱚ ᱱᱚᱝᱠᱟ ᱡᱟᱦᱟᱸ ᱦᱤᱡᱩᱜ ᱡᱟᱦᱟᱡᱽ ᱦᱤᱡᱩᱜ ᱠᱟᱱᱟ ᱦᱟᱸᱜ ᱱᱚᱜᱼᱚ ᱱᱚᱝᱠᱟ ᱱᱟᱜ ᱱᱚᱸᱰᱮ ᱦᱤᱡᱩᱜᱼᱟ ᱱᱟᱜ ᱟᱨ ᱜᱟᱛᱮ ᱠᱚ ᱱᱚᱜᱼᱚ ᱱᱚᱝᱠᱟ ᱱᱟᱜ ᱡᱟᱦᱟᱡᱽ ᱨᱮ ᱫᱮᱡ ᱦᱩᱭ ᱠᱟᱱᱟ ᱱᱤᱛᱚᱜ ᱟᱨ ᱱᱚᱜᱼᱚᱭ ᱜᱟᱹᱰᱤ ᱯᱮ ᱧᱮᱞᱮᱫ ᱜᱮᱭᱟ ᱱᱚᱜᱼᱚ ᱱᱚᱣᱟ ᱜᱟᱹᱰᱤ ᱛᱮᱜᱮ ᱟᱭᱤᱥᱠᱨᱤᱢ ᱠᱚ ᱦᱟᱸᱜ ᱰᱮᱞᱤᱵᱷᱟᱨᱤ ᱦᱩᱭᱩᱜ ᱠᱟᱱᱟ ᱟᱨ ᱫᱟᱜ ᱯᱮ ᱧᱮᱞᱮᱫ ᱠᱟᱱ ᱜᱮᱭᱟ ᱪᱮᱫ ᱞᱮᱠᱟᱱᱟ ᱱᱚᱜᱼᱚᱭ ᱱᱚᱜᱼᱚ ᱱᱚᱝᱠᱟᱱᱟᱜ ᱡᱟᱦᱟᱡᱽ ᱱᱚᱰᱮ ᱠᱷᱚᱱ ᱫᱚ ᱜᱟᱹᱰᱤ ᱠᱚ ᱫᱮᱡ ᱫᱟ ᱱᱚᱜᱼᱚᱭ ᱱᱚᱝᱠᱟ ᱱᱟᱦᱟᱜ ᱟᱨ ᱱᱚᱛᱮ ᱦᱚᱸ ᱱᱚᱜᱼᱚᱭ ᱫᱟᱜ ᱢᱮᱱᱟᱜᱼᱟ ᱯᱩᱨᱟᱹ ᱫᱟᱜ ᱟᱨ ᱫᱟᱜ ᱜᱮ ᱢᱮᱱᱟᱜᱼᱟ ᱱᱚᱜᱼᱚᱭ ᱧᱮᱞᱮᱫ ᱠᱟᱱ ᱜᱮᱭᱟ ᱟᱨ ᱛᱤᱱᱟᱹᱜ ᱢᱚᱡᱽ ᱧᱮᱞᱚᱜ ᱠᱟᱱᱟ ᱫᱟᱜ ᱛᱤᱱᱟᱹᱜ ᱢᱚᱡᱽ ᱞᱟᱲᱟᱜ ᱠᱟᱱᱟ ᱦᱚᱭᱛᱮ ᱱᱚᱜᱼᱚᱭ ᱱᱚᱝᱠᱟ ᱟᱨ ᱱᱚᱰᱮ ᱯᱮ ᱧᱮᱞᱮᱫ ᱠᱟᱱ ᱜᱮᱭᱟ ᱱᱚᱰᱮ ᱫᱚ ᱱᱟᱜ ᱱᱚᱜᱼᱚᱭ ᱡᱟᱦᱟᱡᱽ ᱨᱮᱭᱟᱜ ᱤᱧᱡᱤᱱ ᱢᱮᱱᱟᱜᱼᱟ ᱦᱟᱸᱜ ᱱᱚᱰᱮ ᱫᱚ ᱟᱨ ᱱᱚᱛᱮᱱᱟᱜ ᱯᱩᱨᱟᱹ ᱫᱟᱜ ᱦᱚᱸ ᱱᱚᱝᱠᱟ ᱱᱟᱜ ᱟᱨ ᱱᱤᱛᱚᱜ ᱫᱚᱧ ᱛᱟᱵᱚᱜ ᱠᱟᱱᱟ ᱟᱹᱞᱤᱧ ᱫᱚ ᱱᱟᱜ ᱱᱚᱣᱟ ᱱᱟᱠᱷᱟ ᱠᱚ ᱦᱟᱱᱟ ᱱᱟᱠᱷᱟ ᱟᱨ ᱜᱟᱛᱮ ᱠᱚ ᱱᱚᱜᱼᱚᱭ ᱱᱚᱝᱠᱟ ᱱᱤᱛᱚᱜ ᱫᱚ ᱛᱟᱞᱟ ᱜᱟᱰᱟ ᱨᱮ ᱡᱟᱦᱟᱡᱽ ᱵᱚᱞᱚᱭᱮᱱᱟ ᱱᱚᱜᱼᱚᱭ ᱱᱚᱝᱠᱟ ᱫᱟᱜ ᱯᱮ ᱧᱮᱞᱮᱫ ᱠᱟᱱ ᱜᱮᱭᱟ ᱟᱨ ᱦᱟᱱᱟ ᱫᱚ ᱯᱩᱞ ᱠᱟᱱᱟ ᱚᱱᱟ ᱫᱚ ᱴᱨᱮᱱ ᱛᱟᱵᱚᱜ ᱠᱟᱱᱟ